ᱦᱤᱡᱩᱜ ᱦᱤᱡᱩᱜ ᱛᱮᱜᱮ ᱧᱤᱫᱟᱹᱭᱮᱱᱟ ᱛᱚ ᱰᱟᱦᱟᱨ ᱨᱮᱦᱚᱸ ᱵᱷᱤᱰᱤᱭᱳ ᱵᱟᱹᱧ ᱵᱮᱱᱟᱣ ᱫᱟᱲᱮᱭᱟᱫᱟ ᱛᱚ ᱤᱧ ᱠᱷᱚᱡᱚᱜᱼᱟ ᱛᱚ ᱴᱷᱤᱠ ᱜᱮᱭᱟ ᱟᱨ ᱛᱤᱦᱤᱧ ᱧᱮᱞ ᱦᱚᱪᱚ ᱠᱮᱫ ᱵᱚᱱᱟᱹᱧ ᱟᱨ ᱪᱟᱞᱟᱣ ᱞᱮᱱᱟᱞᱮ ᱨᱮᱠᱚᱨᱰᱤᱝ ᱥᱴᱩᱰᱤᱭᱳ ᱟᱨ ᱢᱤᱫᱴᱮᱡ ᱥᱮᱨᱮᱧ ᱞᱮ ᱨᱮᱠᱚᱨᱰ ᱠᱮᱫᱟ ᱟᱨ ᱚᱱᱟ ᱫᱚ ᱟᱹᱰᱤ ᱩᱥᱟᱹᱨᱟ ᱜᱮ ᱦᱤᱡᱩᱜ ᱠᱟᱱᱟ ᱚᱠᱟᱴᱟᱜ ᱪᱮᱱᱮᱞ ᱨᱮ ᱦᱤᱡᱩᱜ ᱠᱟᱱᱟ ᱦᱟᱸᱜ ᱚᱱᱟ ᱫᱚ ᱛᱟᱭᱚᱢ ᱛᱮ ᱧᱮᱞ ᱦᱚᱪᱚ ᱵᱚᱱᱟ ᱦᱟᱸᱜ ᱟᱨ ᱱᱤᱛ ᱦᱚᱸ ᱥᱩᱴᱤᱝ ᱨᱮᱭᱟᱜ ᱡᱟᱹᱨᱩᱲ ᱢᱮᱱᱟᱜᱼᱟ ᱛᱚ ᱟᱹᱰᱤ ᱩᱥᱟᱹᱨᱟ ᱜᱮᱞᱮ ᱵᱮᱱᱟᱣᱮᱫ ᱠᱟᱱᱟ ᱠᱟᱨᱚᱱ ᱠᱷᱩᱵ ᱫᱮᱨᱤ ᱠᱷᱟᱡ ᱥᱚᱱᱤᱵᱟᱨ ᱦᱤᱞᱳᱜ ᱛᱮ ᱦᱤᱡᱩᱜᱼᱟ ᱠᱷᱟᱡ ᱫᱚ ᱥᱩᱠᱚᱞᱵᱟᱨ ᱦᱤᱞᱳᱜ ᱜᱟᱱ ᱛᱮᱜᱮᱞᱮ ᱟᱯᱞᱳᱰᱟ ᱛᱚ ᱚᱱᱟ ᱤᱭᱟᱹᱛᱮ ᱱᱤᱛ ᱟᱨᱦᱚᱸ ᱢᱮᱱᱟᱜ ᱜᱮᱭᱟ ᱚᱱᱟ ᱨᱤᱞᱮᱴᱮᱰ ᱵᱷᱤᱰᱤᱭᱳ ᱵᱚᱱ ᱧᱟᱢ ᱫᱟᱲᱮᱭᱟᱜᱼᱟ ᱚᱱᱟᱛᱮ ᱦᱟᱸᱜ ᱚᱱᱟᱨᱮ ᱚᱱᱟᱨᱤᱧ ᱢᱮᱱᱫᱟ ᱪᱮᱫ ᱠᱚ ᱢᱮᱛᱟᱜᱼᱟ ᱚᱱᱟ ᱪᱮᱱᱮᱞ ᱦᱚᱸ ᱨᱮ ᱟᱹᱞᱤᱧ ᱦᱚᱸᱧ ᱮᱢᱟ ᱯᱮᱭᱟ ᱦᱟᱸᱜ ᱚᱠᱟᱴᱟᱜ ᱪᱮᱱᱮᱞ ᱨᱮ ᱦᱤᱡᱩᱜᱼᱟ ᱵᱟᱝ ᱦᱤᱡᱩᱜᱼᱟ ᱚᱱᱟ ᱠᱚ ᱡᱚᱛᱚ ᱦᱟᱸᱜ ᱞᱟᱹᱭ ᱯᱮᱭᱟ ᱛᱟᱭᱚᱢ ᱛᱮ ᱛᱟᱭᱚᱢ ᱫᱟᱨᱟᱢ ᱵᱷᱤᱰᱤᱭᱳ ᱨᱮ ᱛᱚ ᱫᱟᱭᱟ ᱠᱟᱛᱮ ᱤᱧᱟᱹᱜ ᱪᱮᱱᱮᱞ ᱦᱚᱸ ᱡᱩᱫᱤ ᱡᱟᱦᱟᱸᱭ ᱪᱮᱱᱮᱞ ᱨᱮ ᱱᱟᱣᱟ ᱜᱮ ᱠᱷᱟᱡ ᱯᱮ ᱫᱟᱭᱟ ᱠᱟᱛᱮ ᱪᱮᱱᱮᱞ ᱠᱚᱫᱚ ᱥᱟᱵᱥᱠᱨᱟᱭᱤᱵᱽ ᱯᱮ ᱟᱨ ᱚᱱᱟ ᱚᱠᱟᱴᱟᱜ ᱨᱮ ᱦᱤᱡᱩᱜ ᱠᱟᱱᱟ ᱚᱱᱟ ᱟᱹᱰᱤ ᱫᱷᱟᱢᱟᱠᱟ ᱥᱮᱨᱮᱧ ᱠᱟᱱ ᱜᱮᱭᱟ ᱛᱚ ᱴᱷᱤᱠ ᱜᱮᱭᱟ ᱧᱮᱞ ᱦᱚᱪᱚ ᱵᱚᱱᱟᱹᱧ ᱦᱟᱸᱜ ᱛᱚ ᱥᱩᱴ ᱦᱚᱸ ᱜᱟᱯᱟ ᱢᱮᱭᱟᱝ ᱢᱮᱱᱟᱜ ᱛᱟᱞᱮᱭᱟ ᱚᱱᱟ ᱠᱚᱨᱮ ᱵᱷᱤᱰᱤᱭᱳ ᱦᱚᱸ ᱧᱮᱞ ᱦᱚᱪᱚ ᱵᱚᱱᱟ ᱛᱚ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱵᱷᱟᱜᱮ ᱧᱮᱞ ᱛᱮ ᱛᱚᱵᱮ ᱴᱷᱤᱠ ᱜᱮᱭᱟ ᱛᱮᱦᱮᱧᱟᱜ ᱱᱚᱣᱟ ᱵᱷᱤᱰᱤᱭᱳ ᱫᱚ ᱠᱷᱟᱴᱚ ᱛᱮ ᱱᱤᱭᱟᱹ ᱜᱮ ᱛᱟᱦᱮᱸ ᱠᱟᱱᱟ ᱱᱚᱸᱰᱮ ᱜᱮ ᱢᱩᱪᱟᱹᱫ ᱠᱮᱫᱟ ᱢᱟ ᱮᱱᱠᱷᱟᱱ ᱡᱚᱛᱚ ᱠᱚ ᱡᱚᱦᱟᱨ